ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱚᱵᱮ ᱛᱮᱦᱮᱧ ᱟᱵᱚ ᱡᱩᱞᱩᱢ ᱤᱫᱤ ᱠᱟᱛᱮ ᱢᱤᱫ ᱜᱟᱯᱟᱞᱢᱟᱨᱟᱣ ᱵᱚ ᱫᱚᱦᱚᱭᱟ ᱛᱚᱵᱮ ᱡᱩᱞᱩᱢ ᱱᱮᱛᱟᱨ ᱜᱟᱯᱟ ᱠᱩᱲᱤ ᱠᱚᱲᱟ ᱠᱚ ᱟᱹᱰᱤ ᱠᱚ ᱡᱩᱞᱩᱢ ᱠᱟᱱᱟ ᱢᱮᱱᱠᱷᱟᱱ ᱡᱩᱞᱩᱢ ᱢᱮᱱ ᱫᱚ ᱟᱹᱰᱤ ᱯᱨᱚᱠᱟᱨ ᱡᱩᱞᱩᱢ ᱦᱚᱸ ᱢᱮᱱ ᱫᱟᱲᱮᱭᱟᱜᱼᱟ ᱢᱮᱱ ᱞᱮᱠᱷᱟᱱ ᱱᱮᱛᱟᱨ ᱜᱟᱯᱟ ᱨᱮᱱ ᱠᱚᱲᱟ ᱠᱩᱲᱤ ᱜᱤᱫᱽᱨᱟᱹ ᱠᱚ ᱡᱩᱞᱩᱢ ᱠᱟᱱᱟ ᱠᱚ ᱮᱱᱮᱡ ᱥᱮᱨᱮᱧ ᱠᱷᱟᱹᱛᱤᱨ ᱡᱩᱞᱩᱢ ᱠᱟᱱᱟ ᱠᱚ ᱨᱳᱢᱟᱱᱥ ᱠᱷᱟᱹᱛᱤᱨ ᱡᱩᱞᱩᱢ ᱠᱟᱱᱟ ᱠᱚ ᱟᱹᱰᱤ ᱜᱟᱱ ᱟᱭᱢᱟ ᱟᱭᱢᱟ ᱠᱷᱟᱨᱟᱯ ᱠᱟᱹᱢᱤ ᱠᱷᱟᱹᱛᱤᱨ ᱤᱠᱷᱟᱹᱱ ᱟᱵᱚ ᱱᱤᱛᱚᱝ ᱥᱚᱢᱚᱭ ᱤᱫᱤ ᱠᱟᱛᱮ ᱟᱵᱚ ᱡᱩᱞᱩᱝ ᱫᱚ ᱱᱤᱦᱟᱹᱛ ᱫᱚᱨᱠᱟᱨ ᱠᱟᱱ ᱜᱮᱭᱟ ᱡᱩᱞᱩᱝ ᱞᱟᱹᱜᱤᱫ ᱠᱷᱟᱱ ᱟᱵᱚ ᱵᱮᱥ ᱠᱟᱹᱢᱤ ᱨᱮ ᱡᱩᱞᱩᱝ ᱛᱮ ᱦᱩᱭ ᱟᱵᱚᱱᱟ ᱵᱮᱥ ᱠᱟᱹᱢᱤ ᱞᱟᱹᱜᱤᱫ ᱵᱚ ᱡᱩᱞᱩᱝ ᱞᱮᱱᱠᱷᱟᱱ ᱟᱵᱚᱣᱟᱜ ᱜᱮ ᱩᱱᱱᱚᱛᱤ ᱦᱤᱡᱩᱜᱼᱟ ᱟᱵᱚᱣᱟᱜ ᱯᱚᱨᱤᱵᱟᱨ ᱨᱮᱭᱟᱜ ᱩᱱᱱᱚᱛᱤ ᱦᱩᱭᱩᱜᱼᱟ ᱟᱵᱚ ᱵᱚ ᱡᱩᱞᱩᱝᱟ ᱚᱞᱚᱜ ᱯᱟᱲᱦᱟᱣ ᱞᱟᱹᱜᱤᱫ ᱟᱵᱚ ᱵᱚ ᱡᱩᱞᱩᱝ ᱢᱟ ᱨᱳᱡᱽᱜᱟᱨ ᱞᱟᱹᱜᱤᱫ ᱟᱵᱚ ᱵᱚ ᱡᱩᱞᱩᱝ ᱢᱟ ᱵᱮᱥ ᱚᱞ ᱯᱟᱲᱦᱟᱣ ᱠᱟᱛᱮ ᱥᱮᱬᱟ ᱦᱚᱲᱚᱜ ᱞᱟᱹᱜᱤᱫ ᱢᱟᱨᱟᱝ ᱦᱚᱲᱚᱜ ᱞᱟᱹᱜᱤᱫ ᱵᱮᱥ ᱚᱞ ᱯᱟᱲᱦᱟᱣ ᱠᱟᱛᱮ ᱯᱩᱭᱥᱟᱹ ᱨᱚᱡᱚᱜᱟᱨ ᱞᱟᱹᱜᱤᱫ ᱵᱚ ᱡᱩᱞᱩᱢᱚᱜ ᱢᱟ ᱚᱞᱚᱜ ᱯᱟᱲᱦᱟᱣ ᱠᱟᱛᱮ ᱵᱚ ᱡᱩᱞᱩᱢ ᱞᱮᱱᱠᱷᱟᱱ ᱟᱵᱚᱣᱟᱜ ᱜᱮ ᱩᱱᱱᱚᱛᱤᱜᱼᱟ ᱟᱵᱚ ᱨᱮᱱ ᱵᱷᱟᱹᱭ ᱵᱚᱭᱦᱟ ᱠᱚ ᱟᱵᱚ ᱧᱮᱞ ᱛᱮ ᱟᱨ ᱦᱚᱸ ᱠᱚ ᱡᱩᱞᱩᱢᱚᱜ ᱢᱟ ᱚᱱᱟ ᱤᱫᱤ ᱠᱟᱛᱮ ᱡᱚᱛᱚ ᱦᱚᱲ ᱡᱩᱞᱩᱢ ᱢᱤᱫᱴᱟᱝ ᱡᱤᱱᱤᱥ ᱟᱵᱚᱣᱟᱜ ᱦᱚᱲᱢᱚ ᱨᱮ ᱢᱮᱱᱟᱜᱼᱟ ᱤᱠᱷᱟᱹᱱ ᱟᱵᱚᱣᱟᱜ ᱨᱳᱢᱟᱱᱥ ᱠᱷᱟᱹᱛᱤᱨ ᱡᱩᱞᱩᱢ ᱫᱚ ᱟᱵᱚ ᱞᱟᱹᱜᱤᱫ ᱵᱮᱠᱟᱨ ᱟᱵᱚ ᱞᱟᱹᱜᱤᱫ ᱚᱱᱟ ᱫᱚ ᱱᱤᱛᱚᱝ ᱠᱷᱚᱱ ᱫᱚ ᱵᱟᱭ ᱴᱷᱤᱠᱟ ᱛᱚᱵᱮ ᱟᱵᱚ ᱡᱚᱛᱚ ᱦᱚᱲ ᱠᱚᱜᱮ ᱠᱚᱲᱟ ᱠᱩᱲᱤ ᱦᱚᱯᱚᱱ ᱠᱚ ᱟᱹᱞᱤᱧ ᱱᱮᱦᱚᱨ ᱟᱵᱚ ᱡᱩᱞᱩᱢᱚᱜ ᱢᱟᱵᱚ ᱚᱞᱚᱜ ᱯᱟᱲᱦᱟᱣ ᱨᱮ ᱟᱵᱚ ᱡᱩᱞᱩᱢᱚᱜ ᱢᱟᱵᱚ ᱵᱮᱥ ᱦᱚᱲᱚᱜ ᱨᱮ ᱟᱵᱚ ᱡᱩᱞᱩᱢᱚᱜ ᱢᱟᱵᱚ ᱯᱩᱭᱥᱟᱹ ᱪᱮᱫ ᱠᱟᱛᱮ ᱨᱳᱡᱽᱜᱟᱨ ᱨᱮ ᱟᱵᱚ ᱡᱩᱞᱩᱢᱚᱜ ᱵᱚ ᱪᱟᱥᱵᱟᱥ ᱨᱮ ᱟᱵᱚ ᱡᱩᱞᱩᱢᱚᱜ ᱢᱟ ᱟᱹᱰᱤ ᱜᱟᱱ ᱟᱭᱢᱟ ᱟᱭᱢᱟ ᱵᱮᱥ ᱦᱚᱨ ᱠᱚ ᱢᱮᱱᱟᱜᱼᱟ ᱚᱱᱟ ᱚᱱᱟ ᱠᱚᱨᱮ ᱡᱩᱞᱩᱢ ᱵᱚ ᱫᱚᱦᱚᱭᱟ ᱮᱱᱠᱷᱟᱱ ᱟᱵᱚ ᱨᱮᱱ ᱟᱭᱳ ᱵᱟᱵᱟ ᱡᱟᱦᱟᱸ ᱞᱮᱠᱟ ᱠᱚ ᱛᱟᱦᱮᱸ ᱠᱟᱱᱟ ᱱᱤᱦᱟᱹᱛᱤ ᱟᱠᱚᱣᱟᱜ ᱥᱚᱝᱥᱟᱨ ᱨᱮ ᱱᱤᱦᱟᱹᱛᱤ ᱟᱠᱚᱣᱟᱜ ᱥᱚᱝᱥᱟᱨ ᱞᱟᱹᱜᱤᱫ ᱟᱵᱚ ᱵᱮᱥ ᱦᱚᱲ ᱵᱚ ᱦᱩᱭ ᱫᱟᱲᱮᱭᱟᱜᱼᱟ ᱮᱱᱠᱷᱟᱱ ᱟᱵᱚᱣᱟᱜ ᱩᱱᱱᱚᱛᱤ ᱥᱟᱶ ᱥᱟᱶᱛᱮ ᱢᱤᱫᱴᱟᱝ ᱯᱚᱨᱤᱵᱟᱨ ᱨᱮᱭᱟᱜ ᱩᱱᱱᱚᱛᱤ ᱦᱚᱸ ᱦᱩᱭ ᱫᱟᱲᱮᱭᱟᱜᱼᱟ ᱢᱟ ᱛᱚᱵᱮ ᱟᱹᱞᱤᱧᱟᱜ ᱱᱚᱣᱟ ᱠᱟᱛᱷᱟ ᱞᱩᱛᱩᱨ ᱨᱮ ᱨᱮᱵᱮᱫ ᱠᱟᱛᱮ ᱱᱚᱣᱟ ᱥᱮᱪᱮᱫ ᱟᱠᱷᱲᱟ ᱤᱭᱩᱴᱩᱵᱽ ᱪᱮᱱᱮᱞ ᱞᱟᱭᱤᱠ ᱥᱟᱵᱥᱠᱨᱟᱭᱤᱵᱽ ᱠᱚᱢᱮᱱᱴ ᱟᱞᱚ ᱵᱚ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ